ᱜᱟᱛᱮ ᱠᱚ ᱛᱮᱦᱮᱧ ᱥᱟᱭᱮᱫ ᱤᱧ ᱥᱮ ᱟᱢ ᱦᱚᱸ ᱟᱯᱱᱟᱨ ᱛᱮᱜᱮ ᱟᱯᱱᱟᱨ ᱠᱟᱴᱟ ᱨᱮ ᱴᱮᱸᱜᱚᱡ ᱞᱟᱝ ᱜᱤᱰᱤ ᱡᱚᱝᱟᱱ ᱠᱟᱱᱟ ᱪᱮᱫᱟᱜ ᱥᱮ ᱥᱳᱥᱟᱞ ᱢᱤᱰᱤᱭᱟ ᱤᱭᱟᱹ ᱛᱮᱜᱮ ᱟᱢ ᱟᱨ ᱤᱧ ᱦᱚᱸᱞᱟᱝ ᱧᱟᱯᱟᱢ ᱟᱠᱟᱱᱟ ᱪᱮᱫᱟᱜ ᱥᱮ ᱛᱮᱦᱮᱧ ᱥᱳᱥᱟᱞ ᱢᱤᱰᱤᱭᱟ ᱠᱷᱚᱡ ᱵᱟᱧᱪᱟᱜ ᱨᱮᱭᱟᱜ ᱥᱚᱢᱚᱭ ᱦᱮᱡ ᱟᱠᱟᱱᱟ ᱥᱳᱥᱟᱞ ᱢᱤᱰᱤᱭᱟ ᱨᱮ ᱵᱚᱞᱚᱜ ᱫᱚ ᱟᱹᱰᱤ ᱟᱥᱟᱱ ᱜᱮᱭᱟ ᱟᱸᱡᱚᱢ ᱛᱮ ᱟᱢ ᱞᱟᱡᱟᱣ ᱜᱮᱢ ᱟᱹᱭᱠᱟᱹᱣᱟ ᱫᱤᱱ ᱯᱨᱚᱛᱤᱫᱤᱱ ᱯᱚᱸᱪᱤᱥ ᱥᱚ ᱠᱷᱚᱡ ᱦᱚᱸ ᱡᱟᱹᱥᱛᱤ ᱫᱚᱢ ᱟᱢ ᱢᱳᱵᱟᱭᱤᱞ ᱮᱢ ᱩᱰᱩᱠ ᱟᱜᱮ ᱞᱟᱜᱽᱵᱷᱟᱜᱽ ᱛᱤᱱ ᱜᱷᱟᱱᱴᱟ ᱵᱷᱤᱰᱤᱭᱳ ᱠᱚ ᱵᱮᱨᱵᱟᱫᱮᱫ ᱠᱟᱱᱟ ᱱᱮᱛᱟᱨ ᱦᱚᱲ ᱢᱟ ᱟᱭᱟᱜ ᱠᱤᱢᱛᱤ ᱥᱚᱢᱚᱭ ᱱᱚ ᱜᱷᱟᱱᱴᱟ ᱥᱳᱥᱟᱞ ᱢᱤᱰᱤᱭᱟ ᱨᱮᱜᱮ ᱠᱚ ᱵᱤᱛᱟᱹᱣ ᱮᱫᱟ ᱦᱟᱞᱚᱛ ᱱᱚᱝᱠᱟ ᱦᱩᱭ ᱟᱠᱟᱱᱟ ᱠᱤ ᱩᱱᱤ ᱥᱴᱮᱴᱟᱥ ᱮ ᱞᱟᱜᱟᱣᱟ ᱟᱨ ᱥᱟᱨᱟ ᱠᱷᱚᱱ ᱚᱱᱟ ᱜᱚᱴᱟ ᱫᱤᱱ ᱵᱷᱳᱨ ᱧᱮᱧᱮᱞ ᱛᱮᱜᱮ ᱛᱟᱦᱮᱱᱟ ᱡᱟᱦᱟᱸᱭ ᱞᱟᱹᱜᱤᱫ ᱩᱱᱤ ᱥᱴᱮᱴᱟᱥ ᱮ ᱞᱟᱜᱟᱣ ᱠᱟᱫᱟ ᱩᱱᱤ ᱦᱚᱲᱮ ᱧᱮᱞ ᱠᱮᱫᱟ ᱥᱮ ᱵᱟᱭ ᱧᱮᱞ ᱠᱮᱫᱟ ᱟᱨᱮ ᱵᱚᱭᱦᱟ ᱡᱩᱫᱤ ᱟᱢ ᱩᱱᱟᱹᱜ ᱜᱮ ᱩᱱᱤ ᱧᱮᱞ ᱚᱪᱚ ᱨᱮᱭᱟᱜ ᱢᱮᱱᱟᱜ ᱛᱟᱢᱟ ᱛᱚ ᱟᱢ ᱥᱤᱫᱷᱟᱹ ᱥᱤᱫᱷᱤ ᱪᱮᱫᱟᱜ ᱵᱟᱢ ᱠᱩᱞᱟᱭ ᱠᱟᱱᱟ ᱱᱚᱰᱮ ᱟᱢ ᱴᱟᱭᱤᱢ ᱪᱮᱫᱟᱜ ᱮᱢ ᱵᱮᱨᱵᱟᱫᱮᱫ ᱠᱟᱱ ᱛᱟᱢᱟ ᱭᱩᱴᱩᱵᱽ ᱯᱷᱮᱥᱵᱩᱠ ᱤᱱᱥᱴᱟᱜᱨᱟᱢ ᱱᱮᱴᱯᱷᱞᱤᱠᱥ ᱥᱚᱵ ᱛᱮᱦᱮᱧ ᱦᱚᱲ ᱦᱚᱲᱟᱜ ᱞᱟᱜᱽᱵᱷᱟᱜᱽ ᱥᱠᱨᱚᱞᱤᱝ ᱨᱮᱜᱮ ᱠᱚ ᱵᱤᱛᱟᱹᱣ ᱮᱫᱟ ᱢᱤᱫᱴᱮᱱ ᱨᱤᱞ ᱠᱮ ᱵᱟᱫ ᱵᱟᱨᱭᱟ ᱨᱤᱞ ᱵᱟᱨᱭᱟ ᱨᱤᱞ ᱠᱮ ᱵᱟᱫ ᱯᱮᱭᱟ ᱨᱤᱞ ᱱᱤᱭᱟᱹ ᱜᱮ ᱢᱤᱫᱴᱮᱱ ᱞᱟᱹᱛ ᱠᱚ ᱢᱮᱛᱟᱜ ᱠᱟᱱᱟ ᱞᱟᱹᱛ ᱜᱮ ᱞᱟᱜᱟᱣ ᱞᱮᱱ ᱠᱷᱟᱡ ᱟᱢᱟᱜ ᱵᱟᱹᱠᱤ ᱡᱤᱵᱚᱱ ᱟᱨ ᱵᱩᱫᱽᱫᱷᱤ ᱟᱹᱰᱤ ᱟᱥᱟᱨ ᱯᱟᱲᱟᱜ ᱛᱟᱦᱮᱱᱟ ᱚᱱᱟᱨᱮ ᱟᱢᱮᱢ ᱵᱩᱡᱷᱟᱹᱣ ᱫᱟᱲᱮᱭᱟᱜ ᱠᱟᱱᱟ ᱟᱢ ᱡᱟᱦᱟᱸ ᱦᱚᱲ ᱜᱮ ᱞᱟᱹᱜᱤᱫ ᱩᱱᱤ ᱥᱳᱥᱟᱞ ᱢᱤᱰᱤᱭᱟ ᱞᱟᱹᱛ ᱦᱚᱸ ᱡᱤᱱᱤᱥ ᱠᱟᱱ ᱜᱮᱭᱟ ᱡᱟᱦᱟᱸ ᱨᱟᱱ ᱟᱨ ᱡᱩᱦᱟᱹ ᱞᱮᱠᱟᱱᱟᱜ ᱡᱟᱦᱟᱸᱭ ᱦᱚᱲ ᱜᱮ ᱡᱩᱫᱤ ᱨᱟᱱ ᱡᱚᱢ ᱟᱫᱚᱛ ᱵᱮᱱᱟᱣ ᱮᱱ ᱛᱟᱭᱟ ᱛᱚ ᱩᱱᱤ ᱨᱟᱱ ᱵᱮᱜᱚᱨ ᱥᱮ ᱨᱟᱱ ᱵᱤᱱᱟᱹ ᱡᱚᱢ ᱛᱮᱫᱚ ᱩᱱᱤ ᱵᱟᱭ ᱵᱮᱥᱚᱜᱼᱟ ᱥᱮ ᱢᱚᱡᱽ ᱜᱮ ᱵᱟᱭ ᱟᱹᱭᱠᱟᱹᱣᱟ ᱡᱟᱦᱟᱸᱭ ᱦᱚᱲ ᱜᱮ ᱡᱩᱦᱟᱹ ᱨᱮᱭᱟᱜ ᱞᱟᱹᱛ ᱞᱟᱜᱟᱣ ᱟᱫᱮᱭᱟ ᱛᱚ ᱩᱱᱤ ᱚᱸᱰᱮ ᱦᱟᱨᱟᱜ ᱨᱮᱦᱚᱸ ᱚᱱᱟ ᱴᱷᱟᱶ ᱫᱚ ᱵᱟᱭ ᱵᱟᱹᱜᱤᱭᱟ ᱥᱳᱥᱟᱞ ᱢᱤᱰᱤᱭᱟ ᱨᱮᱭᱟᱜ ᱞᱟᱹᱛ ᱦᱚᱸ ᱱᱤᱭᱟᱹ ᱠᱷᱚᱱ ᱠᱚᱢ ᱫᱚ ᱵᱟᱝ ᱠᱟᱱᱟ ᱥᱮᱛᱟᱜ ᱵᱮᱨᱮᱫ ᱥᱟᱶᱛᱮ ᱟᱢᱮᱢ ᱧᱮᱞᱟ ᱠᱤ ᱦᱚᱞᱟ ᱥᱮᱫ ᱡᱟᱦᱟᱸ ᱥᱴᱮᱴᱟᱥ ᱤᱧ ᱞᱟᱜᱟᱣ ᱞᱮᱫᱟ ᱯᱳᱥᱴ ᱞᱤᱫᱟᱹᱧ ᱡᱟᱦᱟᱸ ᱟᱨ ᱠᱚᱢᱮᱱᱴ ᱛᱤᱱᱟᱹᱜ ᱦᱮᱡ ᱠᱟᱱᱟ ᱟᱨ ᱞᱟᱭᱤᱠ ᱛᱤᱱᱟᱹᱜ ᱦᱮᱡ ᱠᱟᱱᱟ ᱵᱮᱣᱟᱡᱟ ᱟᱢ ᱥᱳᱥᱟᱞ ᱢᱤᱰᱤᱭᱟ ᱨᱮᱭᱟᱜ ᱞᱟᱹᱛ ᱞᱟᱜᱟᱣ ᱪᱩᱠᱟᱹᱣ ᱟᱠᱟᱫ ᱢᱮᱭᱟ ᱵᱚᱭᱦᱟ ᱱᱤᱭᱟᱹ ᱞᱟᱹᱛ ᱜᱟᱛᱮ ᱠᱚ ᱵᱟᱝ ᱢᱚᱡᱟ ᱡᱟᱦᱟᱸᱴᱟᱜ ᱞᱟᱛ ᱜᱮ ᱞᱟᱜᱟᱣ ᱛᱟᱦᱮᱱᱟ ᱚᱱᱟ ᱫᱚ ᱟᱹᱰᱤ ᱡᱚᱞᱫᱤ ᱞᱟᱜᱟᱜ ᱛᱟᱦᱮᱱᱟ ᱚᱱᱟ ᱫᱚ ᱵᱟᱹᱲᱤᱡ ᱡᱤᱱᱤᱥ ᱠᱟᱱᱟ ᱟᱨ ᱡᱟᱦᱟᱸ ᱢᱚᱡᱽ ᱡᱤᱱᱤᱥ ᱛᱟᱦᱮᱱᱟ ᱚᱱᱟ ᱨᱮᱫᱚ ᱡᱚᱞᱫᱤ ᱵᱟᱝ ᱞᱟᱜᱟᱜ ᱛᱟᱦᱮᱱᱟ ᱡᱮᱭᱥᱮ ᱥᱳᱥᱟᱞ ᱢᱤᱰᱤᱭᱟ ᱨᱮᱫᱚ ᱪᱟᱞᱟᱜ ᱟᱹᱰᱤ ᱟᱥᱟᱱ ᱜᱮᱭᱟ ᱢᱳᱵᱟᱭᱤᱞ ᱮᱢ ᱥᱟᱵ ᱠᱮᱫᱟ ᱟᱨᱮᱢ ᱮᱯ ᱨᱮᱢ ᱵᱚᱞᱚᱭᱮᱱᱟ ᱟᱨᱮᱢ ᱪᱟᱞᱟᱣᱱᱟ ᱥᱳᱥᱟᱞ ᱢᱤᱰᱤᱭᱟ ᱨᱮᱭᱟᱜ ᱫᱩᱱᱤᱭᱟᱹ ᱨᱮ ᱛᱤᱱᱟᱹᱜ ᱟᱥᱟᱱ ᱜᱮᱭᱟ ᱦᱮᱸ ᱥᱮ ᱵᱟᱝ ᱡᱤᱱᱤᱥ ᱨᱮ ᱞᱟᱛ ᱦᱟᱢᱮᱥᱟ ᱡᱚᱞᱫᱤ ᱞᱟᱜᱟᱜ ᱛᱟᱦᱮᱱᱟ ᱢᱚᱡᱽ ᱡᱤᱱᱤᱥ ᱨᱮ ᱞᱟᱛ

ᱥᱳᱥᱟᱞ ᱢᱤᱰᱤᱭᱟ ᱠᱟᱠᱷᱟᱱᱟᱜ ᱛᱮ ᱟᱭᱢᱟ ᱦᱚᱲ ᱠᱚ ᱧᱟᱯᱟᱢ ᱟᱠᱟᱱᱟ ᱥᱮ ᱠᱚ ᱟᱭᱢᱟ ᱦᱚᱲ ᱠᱚ ᱵᱟᱯᱞᱟ ᱟᱠᱟᱱᱟ ᱟᱨ ᱟᱭᱢᱟ ᱡᱟᱹᱥᱛᱤ ᱯᱷᱨᱮᱱᱰ ᱠᱚ ᱵᱮᱱᱟᱣ ᱟᱠᱟᱱᱟ ᱥᱳᱥᱟᱞ ᱢᱤᱰᱤᱭᱟ ᱨᱮᱭᱟᱜ ᱱᱤᱭᱟᱹ ᱜᱮ ᱢᱳᱴᱤᱵᱷ ᱠᱟᱱᱟ ᱥᱟᱱᱟᱢ ᱡᱩᱣᱟᱹᱱ ᱠᱚᱲᱟ ᱠᱚ ᱡᱟᱦᱟᱸ ᱞᱮᱠᱟ ᱟᱢᱮᱢ ᱦᱟᱨᱟ ᱤᱫᱤᱜ ᱠᱟᱱᱟ ᱚᱱᱠᱟ ᱜᱮ ᱟᱢᱨᱮᱱ ᱜᱚ ᱵᱟᱵᱟ ᱦᱚᱸᱠᱚ ᱦᱟᱲᱟᱢ ᱵᱩᱲᱦᱤ ᱤᱫᱤᱜ ᱠᱟᱱᱟ ᱡᱮᱥᱮ ᱜᱚ ᱵᱟᱵᱟ ᱠᱚ ᱪᱟᱞᱟᱣ ᱠᱟᱱ ᱛᱟᱵᱚᱱᱟ ᱛᱚ ᱤᱱᱟᱹ ᱠᱮ ᱵᱟᱫ ᱟᱢᱮᱢ ᱦᱩᱫᱤᱥᱟ ᱥᱮ ᱟᱢ ᱟᱹᱰᱤ ᱟᱯᱥᱳᱥ ᱮᱢ ᱟᱹᱭᱠᱟᱹᱣᱟ ᱠᱤ ᱠᱟᱥ ᱤᱧ ᱞᱟᱦᱟᱨᱮ ᱪᱮᱫᱟᱜ ᱪᱚ ᱡᱟᱦᱟᱱᱟᱜ ᱵᱟᱹᱧ ᱪᱤᱠᱟ ᱞᱮᱫ ᱞᱟᱦᱟ ᱥᱮᱫ ᱪᱟᱞᱟᱜ ᱨᱮᱭᱟᱜ ᱫᱚ ᱵᱟᱠᱚ ᱦᱩᱫᱤᱥ ᱛᱟᱦᱮᱱᱟ ᱤᱱᱥᱴᱟᱜᱨᱟᱢ ᱨᱮ ᱱᱚᱝᱠᱟᱱ ᱨᱤᱞᱥ ᱠᱚ ᱞᱟᱜᱟᱣ ᱛᱟᱦᱮᱱᱟ ᱥᱮ ᱱᱚᱝᱠᱟᱱ ᱨᱤᱞᱥ ᱠᱚ ᱯᱷᱳᱴᱳ ᱠᱚ ᱰᱟᱞᱟᱣ ᱛᱟᱦᱮᱱᱟ ᱡᱟᱦᱟᱸ ᱩᱱᱤ ᱯᱩᱨᱟᱹ ᱛᱤᱱᱟᱹᱜ ᱮᱢ ᱵᱩᱡᱷᱟᱹᱣᱟ ᱠᱤ ᱯᱩᱨᱟᱹ ᱠᱷᱩᱥᱤ ᱨᱮ ᱢᱮᱱᱟᱭᱟ ᱪᱮᱫᱟᱜ ᱥᱮ ᱯᱷᱳᱴᱳ ᱢᱚᱰᱤᱯᱷᱟᱭ ᱠᱟᱛᱮ ᱥᱮ ᱯᱷᱤᱞᱴᱟᱨ ᱤᱭᱩᱡᱽ ᱠᱟᱛᱮ ᱩᱱᱠᱩ ᱤᱱᱥᱴᱟᱜᱨᱟᱢ ᱨᱮᱠᱚ ᱰᱟᱞᱟᱣ ᱛᱟᱦᱮᱱᱟ ᱯᱩᱨᱟᱹ ᱢᱮᱠᱟᱯ ᱥᱟᱯᱟ ᱠᱟᱛᱮ ᱯᱩᱨᱟᱹ ᱞᱟᱭᱤᱴ ᱡᱮᱥᱮᱱ ᱦᱤᱡᱩᱜ ᱫᱚᱨᱠᱟᱨ ᱤᱱᱥᱴᱟᱜᱨᱟᱢ ᱨᱮᱫᱚ ᱥᱟᱱᱟᱢ ᱠᱷᱚᱡ ᱢᱚᱡᱽ ᱥᱮ ᱠᱷᱩᱥᱤ ᱠᱚ ᱧᱮᱞᱚᱜ ᱛᱟᱦᱮᱱᱟ ᱧᱮᱞ ᱦᱚᱲ ᱫᱚ ᱠᱚ ᱢᱮᱱ ᱛᱟᱦᱮᱱᱟ ᱠᱤ ᱱᱩᱭ ᱫᱚ ᱛᱤᱱᱟᱹᱜ ᱠᱷᱩᱥᱤ ᱨᱮ ᱢᱮᱱᱟᱭᱟ ᱫᱩᱱᱤᱭᱟᱹ ᱛᱤᱱᱟᱹᱜ ᱠᱷᱩᱥᱤ ᱨᱮ ᱢᱮᱱᱟᱜᱼᱟ ᱥᱟᱞᱟ ᱤᱧᱟᱹᱜ ᱡᱤᱵᱚᱱ ᱨᱮᱫᱚ ᱠᱷᱩᱥᱤ ᱜᱮ ᱵᱟᱹᱱᱩᱜᱼᱟ ᱠᱟᱱᱟᱭᱫᱟ ᱟᱨ ᱤᱧᱟᱹᱜ ᱡᱤᱵᱚᱱ ᱨᱮ ᱛᱤᱱᱟᱹᱜ ᱫᱩᱠ ᱢᱮᱱᱟᱜᱼᱟ ᱫᱩᱠ ᱛᱮ ᱯᱮᱨᱮᱡ ᱟᱠᱟᱱᱟ ᱤᱧᱟᱹᱜ ᱫᱷᱟᱹᱨᱛᱤ ᱫᱚ ᱡᱟᱦᱟᱸ ᱛᱤᱱᱟᱹᱜ ᱥᱴᱟᱨ ᱨᱮ ᱦᱚᱲ ᱠᱷᱩᱥᱤ ᱨᱮᱯᱮ ᱧᱮᱞᱮᱫ ᱠᱚᱣᱟ ᱟᱥᱚᱞ ᱨᱮ ᱩᱱᱠᱩᱣᱟᱜ ᱟᱥᱚᱞ ᱡᱤᱱᱫᱟᱹᱜᱤ ᱨᱮ ᱩᱱᱠᱩ ᱩᱱᱟᱹᱜ ᱫᱩᱠ ᱨᱮᱜᱮ ᱢᱮᱱᱟᱜ ᱠᱚᱣᱟ ᱡᱟᱦᱟᱸ ᱥᱳᱥᱟᱞ ᱢᱤᱰᱤᱭᱟ ᱨᱮᱫᱚ ᱵᱟᱠᱚ ᱯᱳᱥᱴ ᱛᱟᱦᱮᱱᱟ ᱥᱳᱥᱟᱞ ᱢᱤᱰᱤᱭᱟ ᱨᱮᱭᱟᱜ ᱯᱟᱸᱪ ᱴᱨᱤᱯᱥ ᱤᱧᱤᱧ ᱞᱟᱹᱭ ᱯᱮᱭᱟ ᱡᱟᱦᱟᱸ ᱫᱚ ᱟᱢ ᱚᱱᱟ ᱟᱸᱡᱚᱢ ᱠᱟᱛᱮ ᱥᱮ ᱚᱱᱟ ᱭᱩᱡᱽ ᱠᱟᱛᱮ ᱟᱢ ᱥᱮᱢ ᱵᱚᱫᱚᱞ ᱫᱟᱲᱮᱭᱟᱜᱼᱟ ᱱᱤᱭᱟᱹ ᱞᱟᱹᱜᱤᱫ ᱤᱧ ᱱᱮᱠᱥᱴ ᱵᱷᱤᱰᱤᱭᱳᱧ ᱵᱮᱱᱟᱣᱟ ᱪᱮᱫᱟᱜ ᱥᱮ ᱵᱷᱤᱰᱤᱭᱳ ᱟᱹᱰᱤ ᱞᱟᱹᱴᱩ ᱠᱟᱱ ᱛᱟᱵᱚᱱᱟ ᱚᱱᱟ ᱤᱭᱟᱹᱛᱮ ᱱᱮᱠᱥᱴ ᱵᱷᱤᱰᱤᱭᱳ ᱧᱮᱞ ᱞᱟᱹᱜᱤᱫ ᱢᱟ ᱤᱱᱛᱤᱡᱟᱨ ᱯᱮ ᱛᱟᱦᱮᱱ ᱛᱟᱵᱚᱱᱟ ᱥᱚ ᱱᱤᱭᱟᱹ ᱠᱚ ᱢᱮᱱ ᱠᱟᱛᱮ ᱜᱮ ᱢᱩᱪᱟᱹᱫ ᱡᱚᱦᱟᱨ